ᱦᱮᱞᱳ ᱜᱟᱛᱮ ᱠᱚ ᱡᱚᱛᱚ ᱠᱚᱜᱮ ᱡᱚᱦᱟᱨ ᱛᱮᱦᱮᱧ ᱫᱚ ᱞᱩᱠᱷᱤ ᱵᱟᱨ ᱫᱤᱱ ᱠᱟᱱᱟ ᱟᱹᱞᱩ ᱨᱚᱦᱚᱭᱤᱧ ᱪᱟᱞᱟᱜ ᱞᱟᱹᱜᱤᱫ ᱟᱨ ᱛᱷᱚᱲᱟ ᱦᱚᱲ ᱪᱟᱞᱟᱣ ᱠᱟᱱᱟ ᱠᱚ ᱟᱫᱚ ᱤᱧ ᱫᱚ ᱦᱟᱱᱮ ᱠᱩᱲᱤ ᱠᱚᱫᱚ ᱠᱚ ᱤᱫᱤ ᱠᱟᱫᱟ ᱟᱹᱞᱩ ᱩᱛᱩ ᱠᱚ ᱵᱟᱹᱜᱤ ᱠᱟᱣᱫᱤᱧᱟ ᱟᱹᱞᱩ ᱩᱛᱩ ᱱᱚᱸᱰᱮ ᱛᱤᱧ ᱟᱨᱟᱜ ᱟᱹᱞᱩ ᱠᱟᱱᱟ ᱟᱨᱟᱜ ᱟᱹᱞᱩ ᱞᱮ ᱨᱚᱦᱚᱭᱫᱟ ᱟᱫᱚ ᱱᱤᱭᱟᱹ ᱟᱹᱞᱩ ᱤᱫᱤᱭᱟᱹᱧ ᱟᱨᱞᱮ ᱨᱚᱦᱚᱭᱟ ᱪᱟᱞᱟᱜ ᱱᱤᱛᱚᱜ ᱤᱧ ᱢᱚᱦᱰᱟᱜ ᱞᱟᱹᱜᱤᱫ ᱤᱧ ᱪᱟᱞᱟᱜ ᱞᱟᱹᱜᱤᱫ ᱤᱧ ᱚᱸᱰᱮ ᱪᱟᱞᱟᱣ ᱠᱟᱛᱮ ᱧᱮᱞ ᱦᱚᱪᱚ ᱯᱮᱭᱟ ᱛᱤᱱᱟᱹᱜ ᱢᱟᱨᱟᱝ ᱵᱟᱲᱜᱮ ᱨᱮᱞᱮ ᱨᱚᱦᱚᱭᱮᱫᱟ ᱛᱤᱱᱟᱹᱜ ᱞᱟᱹᱴᱩ ᱠᱷᱮᱛ ᱨᱮ ᱟᱫᱚ ᱱᱚᱜᱼᱚᱭ ᱪᱟᱞᱟᱜ ᱞᱟᱹᱜᱤᱫ ᱤᱧ ᱱᱤᱛᱚᱜ

ᱟᱹᱞᱩ ᱵᱟᱲᱜᱮ ᱛᱮᱧ ᱦᱮᱡ ᱮᱱᱟ ᱟᱹᱞᱩ ᱞᱮ ᱨᱚᱦᱚᱭ ᱞᱟᱹᱜᱤᱫ ᱧᱮᱞ ᱚᱱᱟ ᱛᱤᱱᱟᱹᱜ ᱞᱟᱹᱴᱩ ᱵᱟᱲᱜᱮ ᱨᱮᱞᱮ ᱨᱚᱦᱚᱭᱮᱫᱟ ᱟᱨ ᱨᱚᱦᱚᱭ ᱦᱚᱸ ᱧᱮᱞ ᱦᱚᱪᱚᱭᱮᱫ ᱯᱮᱭᱟ ᱪᱮᱫ ᱞᱮᱠᱟ ᱞᱮ ᱨᱚᱦᱚᱭᱮᱫᱟ ᱚᱸᱰᱮ ᱛᱤᱧ ᱪᱷᱟᱫ ᱟᱹᱞᱤᱧ ᱨᱚᱦᱚᱭ ᱞᱟᱹᱜᱤᱫ ᱚᱸᱰᱮ ᱛᱮ ᱟᱹᱞᱩ ᱤᱛᱟᱹ ᱟᱹᱞᱩ ᱨᱚᱦᱚᱭ ᱞᱟᱹᱜᱤᱫ ᱟᱫᱚ ᱠᱷᱟᱫᱤᱧ ᱪᱩᱨᱩᱡ ᱞᱟᱦᱟᱭ ᱞᱟᱹᱜᱤᱫ ᱮᱨ ᱞᱟᱦᱟ ᱞᱟᱹᱜᱤᱫ ᱱᱤᱭᱟᱹ ᱫᱚ ᱠᱷᱟᱫ ᱠᱟᱱ ᱛᱤᱧᱟᱹ ᱮᱨ ᱠᱮᱫᱟ ᱱᱤᱛᱚᱜ ᱫᱚ ᱟᱹᱞᱩᱧ ᱟᱹᱜᱩᱭᱟ ᱟᱹᱞᱩᱧ ᱨᱚᱦᱚᱭᱟ ᱛᱟᱞᱮ ᱟᱨᱟᱜ ᱟᱹᱞᱩ ᱠᱟᱱ ᱛᱟᱞᱮᱭᱟ ᱦᱩᱰ ᱟᱹᱞᱩ ᱫᱚ ᱛᱷᱚᱲᱟ ᱵᱟᱝ ᱥᱤᱵᱤᱞ ᱧᱚᱜᱼᱟ ᱛᱚ ᱟᱫᱚ ᱚᱱᱟᱛᱮ ᱟᱨᱟᱜ ᱟᱹᱞᱩ ᱞᱮ ᱤᱭᱟᱹ ᱨᱚᱦᱚᱭᱮᱫᱟ ᱚᱱᱠᱟ ᱞᱮ ᱨᱚᱦᱚᱭᱮᱫᱟ ᱟᱨ ᱦᱟᱱᱮ ᱯᱮ ᱧᱮᱞ ᱫᱟᱲᱮᱭᱟᱜ ᱠᱟᱱᱟ ᱦᱟᱱᱮ ᱚᱱᱠᱟ ᱛᱮᱞᱮ ᱨᱚᱦᱚᱭ ᱟᱠᱟᱫᱟ ᱦᱟᱱᱮ ᱦᱟᱱᱮ ᱚᱱᱠᱟᱛᱮ ᱦᱟᱱᱮ ᱚᱱᱟ ᱠᱚᱨᱮ ᱞᱮ ᱨᱚᱦᱚᱭ ᱟᱠᱟᱫᱟ

ᱨᱚᱦᱚᱭ ᱠᱮᱫᱟ ᱞᱮ ᱱᱤᱛᱚᱜ ᱫᱚᱞᱮ ᱯᱟᱴᱟᱣᱟ ᱯᱟᱴᱟᱣ ᱠᱟᱛᱮ ᱫᱚ ᱟᱨᱦᱚᱸ ᱞᱮ ᱥᱟᱵ ᱵᱟᱲᱟᱣᱟᱜᱼᱟ ᱟᱨᱦᱚᱸ ᱞᱮ ᱯᱩᱭᱟᱞᱮ ᱯᱮᱨᱮᱡᱟᱞᱮ ᱠᱟᱱᱟᱞᱮ ᱟᱞᱮ ᱫᱚ ᱚᱲᱟᱜ ᱟᱹᱞᱤᱧ ᱞᱤᱧ ᱪᱟᱞᱟᱜ ᱠᱟᱱᱟ ᱤᱧ ᱟᱨ ᱵᱟᱹᱵᱩ ᱞᱤᱧ ᱪᱟᱞᱟᱜ ᱠᱟᱱᱟ ᱚᱲᱟᱜ ᱛᱮ ᱫᱟᱠᱟ ᱠᱚᱞᱮ ᱤᱥᱤᱱᱟ ᱫᱟᱠᱟᱭᱟᱞᱮ ᱩᱛᱩᱭᱟᱞᱮ ᱟᱨ ᱩᱱᱠᱩ ᱞᱮ ᱡᱚᱢ ᱦᱚᱪᱚ ᱠᱚᱣᱟ ᱟᱹᱞᱩ ᱨᱚᱦᱚᱭ ᱵᱟᱞᱟ ᱛᱚᱵᱮ ᱜᱟᱛᱮ ᱠᱚ ᱦᱮᱡ ᱱᱟᱹᱭᱤᱧ ᱵᱟᱲᱜᱮ ᱠᱷᱚᱡ ᱚᱲᱟᱜ ᱛᱮ ᱟᱹᱞᱩ ᱨᱚᱦᱚᱭ ᱠᱷᱚᱡ ᱫᱚᱧ ᱦᱮᱡ ᱱᱟᱹᱭᱤᱧ ᱚᱲᱟᱜ ᱛᱮ ᱫᱟᱠᱟᱭᱟᱹᱧ ᱩᱛᱩᱭᱟᱹᱧ ᱛᱮᱦᱮᱧᱟᱜ ᱵᱷᱤᱰᱤᱭᱳ ᱨᱮᱫᱚ ᱤᱱᱟᱹᱜᱮ ᱧᱟᱯᱟᱢ ᱟᱵᱚᱱ ᱫᱟᱨᱟᱭ ᱵᱷᱤᱰᱤᱭᱳ ᱨᱮ ᱢᱟ ᱡᱚᱛᱚ ᱠᱚᱜᱮ ᱥᱟᱹᱜᱩᱱ ᱡᱚᱦᱟᱨ